ᱞᱟᱥᱟᱲᱦᱮᱫ ᱡᱚᱦᱟᱨ ᱛᱮᱦᱮᱧ ᱫᱚ ᱟᱨᱚ ᱢᱤᱫᱴᱮᱱ ᱱᱟᱣᱟ ᱥᱟᱛᱟᱢ ᱟᱹᱜᱩ ᱠᱟᱛᱮᱧ ᱦᱮᱡ ᱟᱠᱟᱱᱟ ᱚᱱᱟ ᱥᱟᱛᱟᱢ ᱫᱚ ᱦᱩᱭᱩᱜ ᱠᱟᱱᱟ ᱱᱟᱝ ᱱᱟᱝ ᱫᱚ ᱚᱠᱟ ᱵᱚᱱ ᱢᱮᱛᱟᱜ ᱠᱟᱱᱟ ᱦᱟᱸᱜ ᱚᱠᱛᱚ ᱜᱮ ᱱᱟᱝ ᱫᱚ ᱟᱫᱚ ᱚᱠᱛᱚ ᱜᱮ ᱱᱟᱝ ᱫᱚ ᱟᱫᱚ ᱱᱚᱰᱮ ᱠᱟᱱᱣᱟ ᱠᱚᱨᱮᱱᱟᱜ ᱠᱟᱛᱷᱟ ᱢᱮᱱᱟᱜᱼᱟ ᱛᱚ ᱟᱫᱚ ᱟᱹᱭᱟᱹᱛ ᱨᱮ ᱠᱟᱱᱣᱟ ᱠᱚ ᱚᱠᱟ ᱱᱟᱝ ᱨᱮ ᱚᱠᱟ ᱞᱮᱠᱟ ᱦᱩᱭᱩᱜᱼᱟ ᱚᱱᱟ ᱞᱮᱠᱟ ᱯᱟᱸᱡᱟ ᱠᱟᱛᱮᱫ ᱟᱫᱚ ᱠᱟᱱᱣᱟ ᱠᱚᱨᱮᱱᱟᱜ ᱱᱟᱝ ᱫᱚ ᱱᱚᱰᱮ ᱫᱚ ᱯᱮ ᱞᱮᱠᱟᱛᱮ ᱦᱟᱹᱴᱤᱧ ᱢᱮᱱᱟᱜᱼᱟ ᱚᱠᱛᱚ ᱜᱮ ᱱᱟᱝ ᱫᱚ ᱟᱫᱚ ᱠᱟᱱᱣᱟ ᱠᱚᱨᱮᱱᱟᱜ ᱱᱟᱝ ᱠᱚ ᱚᱠᱟ ᱱᱟᱝ ᱨᱮ ᱚᱠᱟ ᱞᱮᱠᱟ ᱦᱩᱭᱩᱜᱼᱟ ᱚᱱᱟ ᱞᱮᱠᱟᱛᱮ ᱱᱟᱝ ᱠᱚ ᱯᱟᱸᱡᱟ ᱠᱟᱛᱮᱫ ᱜᱮ ᱠᱟᱱᱣᱟ ᱨᱮᱱᱟᱜ ᱱᱟᱝ ᱫᱚ ᱯᱮ ᱞᱮᱠᱟᱛᱮ ᱦᱟᱹᱴᱤᱧ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱱᱤᱛᱟᱝ ᱱᱟᱝ ᱮᱱᱟᱝ ᱱᱟᱝ ᱟᱨ ᱫᱟᱨᱟᱭ ᱱᱟᱝ ᱚᱱᱟ ᱫᱚ ᱦᱩᱭᱩᱜ ᱠᱟᱱᱟ ᱢᱤᱫ ᱫᱚ ᱱᱤᱛᱟᱝ ᱱᱟᱝ ᱵᱟᱨ ᱫᱚ ᱮᱱᱟᱝ ᱟᱨ ᱯᱮ ᱨᱮᱫᱚ ᱫᱟᱨᱟᱭ ᱟᱫᱚ ᱱᱤᱛᱟᱝ ᱱᱟᱝ ᱮᱱᱟᱝ ᱱᱟᱝ ᱟᱨ ᱫᱟᱨᱟᱭ ᱱᱟᱝ ᱟᱫᱚ ᱱᱚᱰᱮ ᱦᱟᱸᱜ ᱢᱤᱫᱴᱮᱱ ᱦᱚᱸ ᱚᱱᱟ ᱫᱟᱨᱟᱭ ᱱᱟᱝ ᱨᱮᱱᱟᱜ ᱠᱟᱛᱷᱟ ᱠᱟᱹᱡ ᱢᱮᱱ ᱛᱚᱨᱟ ᱦᱩᱭᱩᱜ ᱠᱟᱱᱟ ᱫᱟᱨᱟᱭ ᱱᱟᱝ ᱫᱚ ᱟᱹᱰᱤᱜᱟᱱ ᱜᱚᱢᱠᱮ ᱠᱚ ᱟᱹᱰᱤ ᱨᱚᱠᱚᱢ ᱠᱚ ᱞᱟᱹᱭᱟ ᱚᱠᱚᱭ ᱠᱚᱫᱚ ᱠᱚ ᱞᱟᱹᱭᱟ ᱦᱟᱯᱮᱱᱟᱝ ᱟᱨ ᱱᱚᱣᱟ ᱫᱚ ᱦᱩᱭᱩᱜ ᱠᱟᱱᱟ ᱫᱟᱨᱟᱭᱱᱟᱝ ᱟᱫᱚ ᱤᱧᱟᱹᱜ ᱢᱮᱱ ᱞᱮᱠᱟ ᱛᱮᱫᱚ ᱦᱩᱭᱩᱜ ᱠᱟᱱᱟ ᱱᱚᱣᱟ ᱫᱚ ᱟᱨᱦᱚᱸ ᱫᱟᱱᱟᱝ ᱱᱟᱝ ᱦᱚᱸᱠᱚ ᱢᱮᱱᱟᱜᱼᱟ ᱢᱮᱛᱟᱜᱼᱟ ᱱᱚᱣᱟ ᱫᱟᱱᱟᱝ ᱱᱟᱝ ᱫᱚ ᱜᱩᱨᱩ ᱜᱚᱢᱠᱮ ᱦᱚᱸᱭ ᱢᱮᱱ ᱟᱠᱟᱫᱼᱟ ᱡᱮ ᱫᱟᱨᱟᱭ ᱱᱟᱝ ᱫᱚ ᱫᱟᱱᱟᱝ ᱱᱟᱝ ᱦᱚᱸᱠᱚ ᱢᱮᱛᱟᱜ ᱠᱟᱱᱟ ᱪᱮᱫᱟᱜ ᱵᱟᱝᱢᱟ ᱫᱟᱨᱟᱭ ᱱᱟᱝ ᱫᱚ ᱫᱟᱱᱟᱝ ᱨᱮ ᱛᱟᱦᱮᱱ ᱛᱮ ᱚᱱᱟᱛᱮ ᱚᱱᱟ ᱫᱚ ᱫᱟᱱᱟᱝ ᱱᱟᱝ ᱠᱚ ᱢᱮᱛᱟᱜᱼᱟ ᱱᱚᱣᱟ ᱠᱟᱛᱷᱟ ᱫᱚ ᱜᱩᱨᱩ ᱜᱚᱢᱠᱮ ᱦᱚᱸᱭ ᱢᱮᱱ ᱟᱠᱟᱫᱼᱟ ᱟᱡᱟᱜ ᱨᱚᱱᱚᱲ ᱯᱚᱛᱚᱵ ᱨᱮ ᱟᱫᱚ ᱛᱮᱦᱮᱧᱟᱜ ᱱᱚᱣᱟ ᱱᱟᱝ ᱠᱟᱛᱷᱟ ᱫᱚ ᱱᱚᱣᱟ ᱯᱮᱱᱮ ᱞᱮᱠᱟᱱᱟᱜ ᱱᱟᱝ ᱢᱮᱱᱟᱜᱼᱟ ᱟᱫᱚ ᱚᱱᱟ ᱯᱮᱱᱮ ᱞᱮᱠᱟ ᱱᱟᱝ ᱠᱚᱨᱮᱱᱟᱜ ᱟᱨᱦᱚᱸ ᱦᱟᱹᱴᱤᱧ ᱢᱮᱱᱟᱜᱼᱟ ᱟᱫᱚ ᱚᱱᱟ ᱦᱟᱹᱴᱤᱧ ᱞᱟᱹᱭ ᱥᱟᱶᱛᱮ ᱚᱱᱮ ᱡᱮ ᱠᱟᱱᱣᱟ ᱠᱚᱨᱮᱱᱟᱜ ᱚᱠᱟ ᱱᱟᱝ ᱥᱮ ᱯᱟᱲᱟᱜ ᱫᱚ ᱥᱮ ᱚᱲᱚᱝ ᱥᱮ ᱨᱩᱯ ᱚᱱᱟ ᱦᱚᱸᱧ ᱢᱮᱱ ᱛᱚᱨᱟᱭᱟ ᱟᱫᱚ ᱱᱚᱰᱮ ᱱᱟᱝ ᱨᱮᱱᱟᱜ ᱠᱟᱛᱷᱟ ᱵᱚᱱ ᱜᱟᱞᱢᱟᱨᱟᱣ ᱠᱷᱟᱱ ᱫᱚ ᱛᱤᱱᱟᱹᱜ ᱟᱸᱴ ᱥᱮ ᱦᱟᱸᱜ ᱟᱞᱜᱟ ᱛᱮᱵᱚᱱ ᱞᱟᱹᱭᱟ ᱚᱱᱟ ᱫᱚ ᱤᱧᱟᱹᱜ ᱫᱚ ᱦᱳᱭᱛᱳ ᱟᱸᱴ ᱧᱚᱜ ᱜᱮᱭᱟ ᱦᱮᱸ ᱩᱱᱟᱹᱜ ᱟᱞᱜᱟ ᱛᱮᱫᱚ ᱦᱟᱸᱜ ᱵᱟᱝ ᱵᱩᱡᱷᱟᱹᱣ ᱧᱚᱜᱚᱜᱼᱟ ᱪᱮᱫ ᱪᱚᱝ ᱦᱟᱸᱜ ᱟᱫᱚ ᱱᱚᱰᱮ ᱫᱚ ᱱᱚᱣᱟ ᱱᱟᱝ ᱠᱟᱛᱷᱟ ᱢᱮᱱ ᱞᱮᱠᱷᱟᱱ ᱫᱚ ᱱᱚᱰᱮ ᱦᱟᱸᱜ ᱢᱩᱛᱟᱹᱱ ᱠᱟᱛᱷᱟ ᱢᱟ ᱢᱮᱱᱟᱜ ᱜᱮ ᱡᱚᱛᱚᱥ ᱠᱟᱛᱷᱟ ᱦᱚᱸ ᱢᱮᱱᱟᱜᱼᱟ ᱚᱡᱟ ᱠᱟᱛᱷᱟ ᱢᱮᱱᱟᱜᱼᱟ ᱚᱱᱟᱛᱮ ᱚᱱᱟ ᱡᱚᱛᱚᱥ ᱠᱚ ᱚᱡᱟ ᱠᱚᱨᱮᱱᱟᱜ ᱵᱷᱤᱰᱤᱭᱳ ᱫᱚ ᱱᱚᱣᱟ ᱱᱟᱝ ᱵᱷᱤᱰᱤᱭᱳ ᱵᱮᱱᱟᱣ ᱞᱟᱦᱟ ᱨᱮᱜᱮ ᱚᱱᱟ ᱫᱚᱧ ᱟᱹᱜᱩ ᱞᱮᱫ ᱛᱟᱵᱚᱱᱟ ᱚᱱᱟ ᱠᱚ ᱵᱟᱰᱟᱭ ᱵᱟᱢ ᱵᱟᱰᱟᱭ ᱞᱮᱠᱷᱟᱱ ᱱᱚᱣᱟ ᱫᱚ ᱱᱟᱝ ᱨᱮᱱᱟᱜ ᱠᱟᱛᱷᱟ ᱨᱮᱫᱚ ᱩᱱᱟᱹᱜ ᱵᱩᱡᱷᱟᱹᱣ ᱵᱟᱝ ᱦᱤᱡᱩᱜᱼᱟ ᱦᱟᱸᱜ ᱟᱫᱚ ᱛᱮᱦᱮᱧ ᱫᱚ ᱦᱚᱜᱼᱚ ᱱᱟ ᱱᱤᱛᱟᱝ ᱱᱟᱝ ᱨᱮᱱᱟᱜ ᱠᱟᱛᱷᱟ ᱜᱮᱵᱚᱱ ᱨᱚᱯᱚᱲᱟ ᱱᱚᱣᱟ ᱱᱟᱝ ᱠᱟᱛᱷᱟ ᱨᱚᱯᱚᱲ ᱫᱚ ᱟᱹᱰᱤ ᱚᱠᱛᱚ ᱜᱮ ᱦᱟᱛᱟᱣᱟᱭ ᱱᱚᱣᱟ ᱵᱷᱤᱰᱤᱭᱳ ᱨᱮᱫᱚ ᱟᱫᱚ ᱠᱚᱢ ᱚᱠᱛᱚ ᱨᱮ ᱚᱠᱟ ᱞᱮᱠᱟᱨᱮ ᱦᱩᱭᱩᱜᱼᱟ ᱚᱱᱟ ᱞᱮᱠᱟ ᱦᱟᱸᱜ ᱤᱧ ᱠᱩᱨᱩᱢᱩᱴᱩᱭᱮᱫ ᱠᱟᱱᱟ ᱮᱱᱛᱮ ᱨᱮᱦᱚᱸ ᱦᱟᱸᱜ ᱛᱮᱦᱮᱧ ᱫᱚ ᱱᱚᱜᱼᱚ ᱱᱟ ᱱᱤᱛᱟᱝ ᱱᱟᱝ ᱨᱮᱱᱟᱜ ᱜᱮᱵᱚᱱ ᱜᱟᱞᱢᱟᱨᱟᱣᱟ ᱱᱮᱛᱟᱨ ᱱᱟᱝ ᱨᱮᱱᱟᱜ ᱵᱚᱱ ᱜᱟᱞᱢᱟᱨᱟᱣ ᱠᱷᱟᱱ ᱫᱚ ᱟᱫᱚ ᱱᱚᱣᱟ ᱨᱮᱱᱟᱜ ᱦᱚᱸ ᱦᱟᱹᱴᱤᱧ ᱢᱮᱱᱟᱜᱼᱟ ᱟᱫᱚ ᱱᱮᱛᱟᱨ ᱱᱟᱝ ᱯᱳᱭᱞᱳ ᱨᱮᱵᱚᱱ ᱵᱟᱰᱟᱭ ᱞᱮᱜᱮ ᱱᱮᱛᱟᱨ ᱱᱟᱝ ᱫᱚ ᱚᱠᱟ ᱵᱚᱱ ᱢᱮᱛᱟᱜ ᱠᱟᱱᱟ ᱦᱟᱸᱜ ᱱᱮᱛᱟᱨ ᱱᱟᱝ ᱫᱚ ᱚᱠᱟ ᱠᱚ ᱠᱟᱱᱣᱟ ᱨᱮᱱᱟᱜ ᱠᱟᱹᱢᱤ ᱫᱚ ᱱᱤᱛᱚᱜ ᱪᱟᱞᱟᱜ ᱠᱟᱱᱟ ᱚᱠᱟ ᱠᱚ ᱠᱟᱱᱣᱟ ᱨᱮᱱᱟᱜ ᱠᱟᱹᱢᱤ ᱫᱚ ᱱᱤᱛᱚᱜ ᱪᱟᱞᱟᱜ ᱠᱟᱱᱟ ᱚᱱᱟ ᱜᱮᱵᱚᱱ ᱢᱮᱛᱟᱜ ᱠᱟᱱᱟ ᱱᱤᱛᱟᱝ ᱱᱟᱝ ᱫᱚ ᱟᱫᱚ ᱱᱤᱛᱟᱝ ᱱᱟᱝ ᱫᱚ ᱟᱨᱦᱚᱸ ᱚᱱᱟ ᱨᱮᱱᱟᱜ ᱦᱟᱹᱴᱤᱧ ᱢᱮᱱᱟᱜᱼᱟ ᱚᱱᱟ ᱫᱚ ᱦᱩᱭᱩᱜ ᱠᱟᱱᱟ ᱯᱩᱱ ᱞᱮᱠᱟᱛᱮ ᱦᱟᱹᱴᱤᱧ ᱢᱮᱱᱟᱜᱼᱟ ᱚᱱᱟ ᱱᱤᱛᱟᱝ ᱱᱟᱝ ᱨᱮᱱᱟᱜ ᱦᱟᱹᱴᱤᱧ ᱫᱚ ᱯᱚᱱᱭᱟᱜᱼᱟ ᱟᱫᱚ ᱱᱤᱛᱟᱝ ᱱᱟᱝ ᱨᱮᱱᱟᱜ ᱦᱟᱹᱴᱤᱧ ᱯᱚᱱᱭᱟᱜ ᱠᱷᱟᱱ ᱫᱚ ᱚᱱᱟ ᱫᱚ ᱚᱠᱟ ᱠᱚ ᱠᱟᱱᱟ ᱟᱫᱚ ᱱᱚᱰᱮ ᱦᱟᱸᱜ ᱵᱚᱱ ᱧᱮᱞ ᱜᱚᱫ ᱞᱮᱜᱮ ᱫᱤᱱᱟᱹᱢ ᱱᱤᱛᱟᱝ ᱱᱟᱝ ᱪᱚᱞᱚᱛ ᱱᱤᱛᱟᱝ ᱱᱟᱝ ᱥᱟᱹᱛᱟᱱ ᱱᱤᱛᱟᱝ ᱱᱟᱝ ᱟᱨ ᱢᱤᱫᱴᱟᱝ ᱫᱚ ᱦᱩᱭᱩᱜ ᱠᱟᱱᱟ ᱥᱟᱹᱛᱟᱱ ᱪᱚᱞᱚᱛ ᱱᱤᱛᱟᱝ ᱱᱟᱝ ᱦᱚᱸᱜᱼᱚ ᱱᱟ ᱠᱚ ᱯᱚᱱᱮᱭᱟᱜᱼᱟ ᱟᱫᱚ ᱱᱤᱛᱟᱝ ᱱᱟᱝ ᱨᱮᱱᱟᱜ ᱱᱚᱜᱼᱚ ᱱᱟ ᱯᱩᱱ ᱞᱮᱠᱟᱱ ᱦᱟᱹᱴᱤᱧ ᱢᱩᱫᱽ ᱨᱮ ᱛᱮᱦᱮᱧ ᱫᱚ ᱱᱚᱜᱼᱚ ᱱᱟ ᱫᱤᱱᱟᱹᱢ ᱱᱤᱛᱟᱝ ᱱᱟᱝ ᱨᱮᱱᱟᱜ ᱠᱟᱛᱷᱟ ᱵᱚᱱ ᱜᱟᱞᱢᱟᱨᱟᱣᱟ ᱟᱫᱚ ᱱᱚᱣᱟ ᱯᱩᱱ ᱞᱮᱠᱟᱱᱟᱜ ᱛᱮᱦᱮᱧ ᱨᱮᱵᱚᱱ ᱜᱟᱞᱢᱟᱨᱟᱣ ᱞᱮᱠᱷᱟᱱ ᱚᱱᱟ ᱫᱚ ᱚᱠᱛᱚ ᱩᱰᱤ ᱛᱮᱫ ᱜᱮ ᱢᱟᱨᱟᱝ ᱚᱜᱼᱟ ᱵᱷᱤᱰᱤᱭᱳ ᱦᱚᱸ ᱟᱫᱚ ᱚᱱᱟ ᱛᱮᱜᱮ ᱛᱮᱦᱮᱧ ᱫᱚ ᱚᱱᱟ ᱫᱤᱱᱟᱹᱢ ᱱᱤᱛᱟᱝ ᱱᱟᱝ ᱨᱮᱱᱟᱜ ᱠᱟᱛᱷᱟ ᱜᱮᱵᱚᱱ ᱨᱚᱯᱚᱲᱟ ᱟᱫᱚ ᱚᱱᱟ ᱞᱟᱦᱟᱨᱮ ᱟᱨᱦᱚᱸ ᱱᱚᱰᱮ ᱢᱮᱱ ᱞᱟᱹᱠᱛᱤᱜ ᱠᱟᱱᱟ ᱱᱚᱰᱮ ᱱᱟᱝ ᱠᱟᱛᱷᱟ ᱛᱚ ᱢᱮᱱᱚᱜᱚᱜ ᱠᱟᱱᱟ ᱠᱟᱱᱣᱟ ᱠᱚᱨᱮᱱᱟᱜ ᱱᱟᱝ ᱠᱟᱱᱣᱟ ᱠᱚᱨᱮᱱᱟᱜ ᱱᱟᱝ ᱢᱮᱱᱚᱜᱚᱜ ᱠᱟᱱ ᱠᱟᱱᱣᱟ ᱠᱚᱨᱮᱱᱟᱜ ᱡᱮᱱᱮᱫ ᱦᱚᱸ ᱢᱮᱱᱟᱜᱼᱟ ᱡᱮᱱᱮᱫ ᱠᱟᱛᱷᱟ ᱢᱮᱱᱟᱜᱼᱟ ᱟᱨᱦᱚᱸ ᱱᱚᱰᱮ ᱡᱮᱱᱮᱛ ᱫᱚ ᱟᱨᱦᱚᱸ ᱚᱠᱟ ᱵᱚᱱ ᱢᱮᱛᱟᱜᱼᱟ ᱚᱱᱟ ᱟᱨᱦᱚᱸ ᱵᱚᱱ ᱩᱭᱦᱟᱹᱨᱟ ᱚᱱᱟ ᱞᱮᱠᱟᱛᱮ ᱚᱱᱮ ᱯᱟᱹᱨᱤᱥ ᱠᱚᱨᱮᱱᱟᱜ ᱟᱹᱲᱟᱹ ᱠᱚᱨᱮᱱᱟᱜ ᱯᱟᱹᱨᱤᱥ ᱠᱟᱛᱷᱟ ᱨᱮ ᱡᱮᱱᱮᱛ ᱠᱟᱛᱷᱟ ᱫᱚᱵᱚᱱ ᱵᱟᱲᱟᱭ ᱟᱠᱟᱫ ᱜᱮᱭᱟ ᱡᱮᱱᱮᱛ ᱫᱚ ᱦᱩᱭᱩᱜ ᱠᱟᱱᱟ ᱮᱱᱛᱮ ᱨᱮᱦᱚᱸ ᱢᱮᱱᱟᱜ ᱠᱟᱱᱟ ᱡᱮᱱᱮᱛ ᱫᱚ ᱦᱩᱭᱩᱜ ᱠᱟᱱᱟ ᱚᱠᱟ ᱠᱚ ᱟᱹᱲᱟᱹ ᱛᱟᱭᱚᱢ ᱨᱮ ᱟᱨ ᱢᱤᱫᱴᱟᱹᱝ ᱟᱹᱲᱟᱹ ᱡᱮᱱᱮᱛ ᱞᱮᱱᱠᱷᱟᱱ ᱚᱱᱟ ᱟᱹᱲᱟᱹ ᱨᱮᱱᱟᱜ ᱫᱟᱲᱮ ᱵᱟᱝ ᱛᱚᱲ ᱦᱟᱨᱟᱜᱼᱟ ᱚᱱᱮ ᱚᱱᱟ ᱜᱮᱠᱚ ᱢᱮᱛᱟᱜᱼᱟ ᱡᱮᱱᱮᱛ ᱟᱫᱚ ᱠᱟᱱᱣᱟ ᱚᱱᱟ ᱡᱮᱱᱮᱛ ᱨᱮᱱᱟᱜ ᱦᱟᱹᱴᱤᱧ ᱫᱚ ᱟᱨᱦᱚᱸ ᱛᱟᱦᱮᱸ ᱞᱮᱱᱟ ᱢᱮᱱᱠᱷᱟᱱ ᱠᱟᱱᱣᱟ ᱡᱮᱱᱮᱛ ᱱᱚᱰᱮ ᱫᱚ ᱠᱟᱱᱣᱟ ᱨᱮᱱᱟᱜ ᱡᱮᱱᱮᱛ ᱵᱚᱱ ᱵᱟᱲᱟᱭᱟ ᱠᱟᱱᱣᱟ ᱡᱮᱱᱮᱛ ᱫᱚ ᱚᱠᱟ ᱠᱚ ᱚᱠᱟ ᱠᱚ ᱟᱹᱲᱟᱹ ᱠᱟᱱᱣᱟ ᱟᱹᱲᱟᱹ ᱛᱟᱭᱚᱢ ᱨᱮ ᱟᱨ ᱢᱤᱫᱴᱟᱹᱝ ᱟᱹᱲᱟᱹ ᱡᱮᱱᱮᱛ ᱞᱮᱱᱠᱷᱟᱱ ᱚᱱᱟ ᱟᱹᱲᱟᱹ ᱨᱮᱱᱟᱜ ᱫᱟᱲᱮ ᱵᱟᱝ ᱛᱚᱲ ᱦᱟᱨᱟᱜᱼᱟ ᱚᱱᱮ ᱚᱱᱟ ᱜᱮᱠᱚ ᱢᱮᱛᱟᱜᱼᱟ ᱠᱟᱱᱣᱟ ᱡᱮᱱᱮᱛ ᱫᱚ ᱚᱱᱟ ᱫᱚᱵᱚᱱ ᱩᱭᱦᱟᱹᱨᱮᱫ ᱜᱮᱭᱟ ᱯᱟᱞᱮᱱᱚᱜ ᱱᱚᱣᱟ ᱵᱷᱤᱰᱤᱭᱳ ᱦᱚᱸᱞᱤᱧ ᱟᱹᱜᱩ ᱞᱮᱫ ᱜᱮᱭᱟ ᱡᱮᱱᱮᱛ ᱵᱷᱤᱰᱤᱭᱳ ᱫᱚ ᱟᱫᱚ ᱚᱱᱟ ᱞᱮᱠᱟᱛᱮ ᱠᱟᱱᱣᱟ ᱡᱮᱱᱮᱛ ᱫᱚ ᱱᱚᱜᱼᱚ ᱱᱚᱝᱠᱟᱱᱟᱜ ᱢᱮᱱᱟᱜᱼᱟ ᱚ ᱟ ᱢᱤᱫᱴᱟᱹᱝ ᱞᱮ ᱞᱮᱠᱟ ᱟᱹᱰᱤᱜᱟᱱ ᱢᱮᱱᱟᱜᱼᱟ ᱞᱮᱫᱼᱟ ᱞᱮᱫ ᱠᱟᱱᱟ ᱦᱚᱸᱜᱼᱚ ᱱᱟᱦᱟᱜ ᱟᱨ ᱱᱟᱦᱟᱜ ᱦᱚᱸᱜᱼᱚ ᱱᱚᱝᱠᱟᱱᱟᱜ ᱠᱚ ᱢᱮᱱᱟᱜᱼᱟ ᱦᱟᱸᱜ ᱠᱟ ᱱᱚᱣᱟ ᱡᱮᱱᱮᱛ ᱨᱮᱱᱟᱜ ᱠᱟᱛᱷᱟ ᱫᱚ ᱟᱫᱚ ᱱᱚᱰᱮ ᱦᱟᱸᱜ ᱱᱤᱛᱳᱜ ᱫᱚᱧ ᱢᱮᱱᱮᱫ ᱠᱟᱱᱟ ᱫᱤᱱᱟᱹᱢ ᱱᱤᱛᱟᱝ ᱱᱟᱝ ᱨᱮᱱᱟᱜ ᱠᱟᱛᱷᱟ ᱫᱤᱱᱟᱹᱢ ᱱᱤᱛᱟᱝ ᱱᱟᱝ ᱫᱚ ᱚᱠᱟ ᱵᱚᱱ ᱢᱮᱛᱟᱜᱼᱟ ᱚᱠᱟ ᱠᱚ ᱠᱟᱱᱣᱟ ᱨᱮᱱᱟᱜ ᱠᱟᱹᱢᱤ ᱫᱚ ᱫᱤᱱᱟᱹᱢ ᱜᱮ ᱦᱩᱭᱩᱜᱼᱟ ᱚᱠᱟ ᱠᱚ ᱠᱟᱱᱣᱟ ᱨᱮᱱᱟᱜ ᱠᱟᱹᱢᱤ ᱛᱮᱫ ᱫᱚ ᱫᱤᱱᱟᱹᱢ ᱜᱮ ᱦᱩᱭᱩᱜᱼᱟ ᱢᱮᱱᱛᱮ ᱚᱱᱟ ᱵᱩᱡᱷᱟᱹᱜᱼᱟ ᱚᱱᱠᱟᱱᱟᱜ ᱜᱮᱠᱚ ᱢᱮᱛᱟᱜᱼᱟ ᱫᱤᱱᱟᱹᱢ ᱱᱤᱛᱟᱝ ᱱᱟᱝ ᱫᱚ ᱟᱫᱚ ᱱᱚᱰᱮ ᱵᱚᱱ ᱞᱟᱹᱭ ᱞᱮᱜᱮ ᱛᱚᱵᱮ ᱚᱠᱟ ᱞᱮᱠᱟᱱᱟᱜ ᱚᱱᱟ ᱫᱚ ᱚᱠᱟ ᱞᱮᱠᱟᱱᱟᱜ ᱫᱚ ᱫᱤᱱᱟᱹᱢ ᱱᱤᱛᱟᱝ ᱱᱟᱝ ᱟᱫᱚ ᱮᱱᱟ ᱨᱮᱜᱤᱧ ᱞᱟᱹᱭ ᱠᱮᱜᱼᱟ ᱦᱟᱸᱜ ᱠᱟᱱᱣᱟ ᱨᱮᱱᱟᱜ ᱡᱮᱱᱮᱫ ᱵᱚᱱ ᱵᱟᱰᱟᱭᱟ ᱚᱱᱟ ᱵᱚᱱ ᱵᱟᱰᱟᱭ ᱞᱮᱠᱷᱟᱱ ᱫᱚ ᱮᱱᱠᱷᱟᱱ ᱜᱮᱵᱚᱱ ᱥᱟᱵ ᱧᱟᱢᱟ ᱱᱚᱣᱟ ᱫᱚ ᱚᱠᱟ ᱱᱟᱝ ᱨᱮᱱᱟᱜ ᱠᱟᱱᱟ ᱢᱮᱱᱛᱮ ᱟᱫᱚ ᱱᱚᱰᱮ ᱢᱮᱱ ᱞᱮᱜᱮ ᱦᱟᱸᱜ ᱟᱨᱦᱚᱸ ᱡᱚᱛᱚᱥ ᱠᱟᱛᱷᱟ ᱢᱮᱱᱟᱜᱼᱟ ᱱᱚᱰᱮ ᱛᱚᱵᱮᱧ ᱚᱞ ᱞᱮᱜᱮ ᱦᱟᱸᱜ ᱵᱮᱡᱚᱛᱚᱥ ᱨᱮᱱᱟᱜ ᱠᱟᱛᱷᱟ ᱵᱚᱱ ᱢᱮᱱ ᱞᱮᱜᱮ ᱵᱮᱡᱚᱛᱚᱥ ᱨᱮᱱᱟᱜ ᱵᱮᱡᱚᱛᱚᱥ ᱫᱚ ᱚᱠᱟ ᱠᱚ ᱢᱮᱛᱟᱜᱼᱟ ᱚᱱᱟ ᱠᱟᱱᱣᱟ ᱨᱮᱱᱟᱜ ᱛᱚᱲ ᱫᱚ ᱡᱚᱛᱚᱥ ᱪᱮᱛᱟᱱ ᱨᱮᱫᱚ ᱵᱟᱝ ᱯᱟᱲᱟᱜᱼᱟ ᱢᱩᱛᱟᱹᱱ ᱪᱮᱛᱟᱱ ᱨᱮ ᱯᱟᱲᱟᱜᱼᱟ ᱚᱱᱮ ᱚᱱᱟ ᱜᱮᱠᱚ ᱢᱮᱛᱟᱜᱼᱟ ᱵᱮᱡᱚᱛᱚᱥ ᱠᱟᱱᱣᱟ ᱫᱚ ᱟᱫᱚ ᱵᱮᱡᱚᱛᱚᱥ ᱠᱟᱱᱣᱟ ᱨᱮᱱᱟᱜ ᱵᱮᱡᱚᱛᱚᱥ ᱠᱟᱱᱣᱟ ᱨᱮᱱᱟᱜ ᱱᱚᱰᱮ ᱟᱨᱦᱚᱸ ᱡᱮᱱᱮᱴ ᱠᱟᱛᱷᱟ ᱦᱟᱸᱜ ᱦᱤᱡᱩᱜ ᱠᱟᱱᱟ ᱵᱮᱡᱚᱛᱚᱥ ᱠᱟᱱᱣᱟ ᱨᱮᱱᱟᱜ ᱟᱫᱚ ᱱᱚᱰᱮ ᱠᱟᱱᱣᱟ ᱠᱚ ᱛᱟᱭᱚᱢ ᱨᱮ ᱚ ᱟ ᱚ ᱟ ᱩ ᱟ ᱟᱨ ᱱᱟ ᱦᱚᱜᱼᱚ ᱱᱟ ᱠᱚ ᱡᱮᱱᱮᱫ ᱠᱟᱱᱣᱟ ᱠᱟ ᱛᱟᱭᱚᱢ ᱨᱮ ᱡᱮᱱᱮᱫ ᱛᱟᱦᱮᱱᱟ ᱠᱷᱟᱱ ᱫᱚᱵᱚᱱ ᱵᱟᱲᱟᱭ ᱧᱟᱢᱟ ᱱᱚᱣᱟ ᱫᱚ ᱦᱩᱭᱩᱜ ᱠᱟᱱᱟ ᱫᱤᱱᱟᱹᱢ ᱱᱤᱛᱟᱝ ᱨᱮᱱᱟᱜ ᱟᱫᱚ ᱚᱠᱟ ᱞᱮᱠᱟ ᱚᱱᱟ ᱫᱚ ᱱᱚᱰᱮ ᱫᱚᱧ ᱞᱟᱹᱭ ᱠᱟᱜᱼᱟ ᱛᱚᱵᱮ ᱦᱟᱸᱜ ᱚ ᱟ ᱨᱮᱱᱟᱜ ᱢᱟᱲᱟᱝ ᱵᱚᱱ ᱞᱟᱹᱭ ᱞᱮᱜᱮ ᱱᱚᱰᱮ ᱚ ᱟ ᱠᱷᱟᱱ ᱫᱚ ᱫᱤᱱᱟᱹᱢ ᱥᱮᱛᱟᱜ ᱨᱮ ᱤᱧ ᱫᱩᱧ ᱫᱟᱹᱛᱟᱹᱱᱤᱜᱼᱟ ᱦᱚᱸᱜᱼᱚ ᱱᱟ ᱢᱤᱫᱴᱟᱹᱝ ᱟᱹᱭᱟᱹᱛ ᱤᱧ ᱚᱞ ᱠᱟᱜᱼᱟ ᱫᱤᱱᱟᱹᱢ ᱥᱮᱛᱟᱜ ᱨᱮ ᱤᱧ ᱫᱩᱧ ᱫᱟᱹᱛᱟᱹᱱᱤᱜᱼᱟ ᱱᱚᱰᱮ ᱦᱟᱸᱜ ᱞᱟᱹᱭ ᱠᱟᱜ ᱟᱹᱧ ᱠᱟᱱᱣᱟ ᱠᱚᱣᱟᱜ ᱢᱩᱪᱟᱹᱫ ᱨᱮ ᱛᱟᱭᱚᱢ ᱨᱮ ᱚᱜᱼᱟ ᱜᱮᱱᱮᱫ ᱛᱟᱦᱮᱱᱟ ᱟᱫᱚ ᱱᱚᱣᱟ ᱫᱚ ᱱᱚᱜᱼᱚ ᱱᱚᱰᱮ ᱚ ᱟ ᱡᱮᱱᱮᱫ ᱢᱮᱱᱟᱜ ᱠᱷᱟᱱ ᱫᱚ ᱱᱚᱣᱟ ᱫᱚ ᱵᱟᱲᱟᱭ ᱠᱟᱜ ᱢᱮ ᱱᱚᱣᱟ ᱫᱚ ᱦᱩᱭᱩᱜ ᱠᱟᱱᱟ ᱫᱤᱱᱟᱹᱢ ᱱᱤᱛᱟᱝ ᱱᱟᱝ ᱨᱮᱱᱟᱜ ᱠᱟᱱᱟ ᱫᱤᱱᱟᱹᱢ ᱥᱮᱛᱟᱜ ᱨᱮ ᱤᱧ ᱫᱩᱧ ᱫᱟᱹᱛᱟᱹᱱᱤᱜᱼᱟ ᱦᱚᱸᱜᱼᱚ ᱱᱟ ᱦᱩᱭᱱᱟ ᱱᱚᱣᱟ ᱫᱚ ᱤᱱᱟᱹ ᱛᱟᱭᱚᱢ ᱢᱮᱱᱟᱜᱼᱟ ᱚ ᱟ ᱚᱱᱟ ᱦᱚᱸ ᱥᱮᱛᱟᱜ ᱵᱮᱨᱮᱫ ᱛᱚᱨᱟ ᱤᱧ ᱫᱩᱧ ᱦᱩᱛᱩᱢᱚᱜ ᱟ ᱱᱚᱜᱼᱚᱭ ᱚ ᱟ ᱚ ᱟ ᱠᱟᱱᱣᱟ ᱠᱟᱛᱷᱟ ᱨᱮ ᱦᱩᱛᱩᱢ ᱫᱚ ᱦᱩᱭᱩᱜ ᱠᱟᱱᱟ ᱠᱟᱱᱣᱟ ᱯᱟᱹᱨᱤᱥ ᱟᱹᱲᱟᱹ ᱠᱟᱱᱟ ᱚᱱᱟ ᱛᱟᱭᱚᱢ ᱨᱮ ᱚ ᱟ ᱡᱮᱱᱮᱫ ᱢᱮᱱᱟᱜᱼᱟ ᱠᱷᱟᱱ ᱫᱚ ᱱᱚᱜᱼᱚ ᱱᱟ ᱜᱮᱠᱚ ᱢᱮᱛᱟᱜᱼᱟ ᱫᱚ ᱫᱤᱱᱟᱹᱢ ᱱᱤᱛᱟᱝ ᱱᱟᱝ ᱨᱮᱱᱟᱜ ᱚ ᱟ ᱠᱟᱱᱣᱟ ᱠᱟ ᱛᱟᱭᱚᱢ ᱨᱮ ᱡᱮᱱᱮᱫ ᱞᱮᱱᱠᱷᱟᱱ ᱚᱱᱟ ᱫᱚ ᱫᱤᱱᱟᱹᱢ ᱱᱤᱛᱟᱝ ᱨᱮᱱᱟᱜ ᱤᱱᱟᱹ ᱛᱟᱭᱚᱢ ᱨᱮᱱᱟᱜ ᱩ ᱟ ᱤᱧ ᱫᱤᱱᱟᱹᱢ ᱥᱮᱛᱟᱜ ᱨᱮ ᱫᱤᱱᱟᱹᱢ ᱥᱮᱛᱟᱜ ᱨᱮ ᱚᱱᱟ ᱫᱚᱧ ᱦᱩᱛᱩᱢᱚᱜᱼᱟ ᱟᱪᱪᱷᱟ ᱤᱧ ᱵᱟᱹᱥᱭᱟᱹᱢ ᱵᱮᱨ ᱤᱧ ᱫᱤᱱᱟᱹᱢᱤᱧ ᱩᱢᱩᱜᱼᱟ ᱟᱫᱚ ᱩᱢᱩᱜ ᱠᱟᱛᱷᱟᱧ ᱞᱟᱹᱭ ᱞᱮᱠᱷᱟᱱ ᱟᱞᱮ ᱱᱚᱛᱮ ᱫᱚ ᱰᱟᱹᱵᱽᱨᱟᱹᱜ ᱦᱚᱸᱠᱚ ᱞᱟᱹᱭ ᱜᱮᱭᱟ ᱟᱞᱮ ᱱᱚᱛᱮ ᱫᱚ ᱩᱢᱩᱜ ᱞᱮ ᱞᱟᱹᱭᱟ ᱟᱫᱚ ᱚᱱᱟ ᱫᱚ ᱩᱢᱩᱜᱼᱟ ᱟᱫᱚ ᱩᱱ ᱢᱟᱨᱟᱝ ᱟᱹᱭᱟᱹᱛ ᱫᱚ ᱵᱟᱹᱧ ᱚᱞᱮᱫ ᱠᱟᱱᱟ ᱱᱚᱰᱮᱧ ᱞᱟᱹᱭ ᱫᱩᱧ ᱞᱟᱹᱭᱮᱫᱼᱟ ᱟᱫᱚ ᱵᱟᱹᱥᱭᱟᱹᱢ ᱵᱮᱨ ᱤᱧ ᱫᱩᱧ ᱩᱢᱩᱜᱼᱟ ᱩᱢᱩᱜᱼᱟ ᱱᱚᱜᱼᱚᱭ ᱩᱜ ᱟ ᱦᱚᱜᱼᱚ ᱱᱟ ᱡᱮᱱᱮᱡ ᱟᱠᱟᱱᱟ ᱩᱢ ᱫᱚ ᱠᱟᱱᱣᱟ ᱠᱟᱱᱟ ᱚᱱᱟ ᱛᱟᱭᱚᱢ ᱨᱮ ᱩᱜ ᱟ ᱡᱮᱱᱮᱫ ᱟᱠᱟᱱᱟ ᱦᱚᱜᱼᱚ ᱱᱟ ᱜᱮ ᱦᱩᱭᱩᱜ ᱠᱟᱱᱟ ᱫᱤᱱᱟᱹᱢ ᱱᱤᱛᱟᱝ ᱱᱟ ᱨᱮᱱᱟᱜ ᱟᱫᱚ ᱱᱚᱜᱼᱚ ᱱᱟ ᱠᱚ ᱛᱟᱦᱮᱸ ᱞᱮᱱᱠᱷᱟᱱ ᱫᱚ ᱩᱱ ᱫᱚ ᱵᱟᱲᱟᱭ ᱠᱟᱜ ᱢᱮ ᱱᱚᱣᱟ ᱫᱚ ᱫᱤᱱᱟᱹᱢ ᱱᱤᱛᱟᱝ ᱱᱟᱝ ᱨᱮᱱᱟᱜ ᱟᱨ ᱢᱤᱫᱴᱟᱝ ᱢᱮᱱᱟᱜᱼᱟ ᱱᱟ ᱱᱟ ᱫᱚ ᱚᱠᱟ ᱞᱮᱠᱟ ᱛᱟᱨᱟᱥᱤᱧ ᱵᱮᱨ ᱟᱞᱮ ᱫᱚᱞᱮ ᱫᱟᱬᱟᱱᱟ ᱛᱟᱨᱟᱥᱤᱧ ᱵᱮᱨ ᱟᱞᱮ ᱫᱚᱞᱮ ᱫᱟᱬᱟᱱᱟ ᱫᱟᱬᱟᱱ ᱫᱟᱬᱟ ᱱᱚᱣᱟ ᱫᱚ ᱠᱟᱱᱣᱟ ᱠᱟᱱᱟ ᱛᱚ ᱚᱱᱟ ᱛᱟᱭᱚᱢ ᱨᱮ ᱢᱮᱱᱟᱜᱼᱟ ᱱᱟ ᱦᱚᱸᱜᱼᱚ ᱱᱟ ᱜᱮ ᱦᱩᱭᱩᱜ ᱠᱟᱱᱟ ᱠᱟᱱᱣᱟ ᱨᱮᱱᱟᱜ ᱡᱮᱱᱮᱛ ᱢᱩᱪᱟᱹᱫ ᱨᱮ ᱱᱟ ᱛᱟᱦᱮᱸ ᱞᱮᱱᱠᱷᱟᱱ ᱩᱱ ᱫᱚ ᱵᱟᱲᱟᱭ ᱢᱮ ᱱᱚᱣᱟ ᱫᱚ ᱫᱤᱱᱟᱹᱢ ᱱᱤᱛᱟᱝ ᱱᱟᱝ ᱨᱮᱱᱟᱜ ᱵᱮᱡᱚᱛᱚᱥ ᱠᱟᱱᱣᱟ ᱨᱮᱱᱟᱜ ᱱᱚᱣᱟ ᱫᱚ ᱦᱩᱭᱱᱟ ᱤᱱᱟᱹ ᱛᱟᱭᱚᱢ ᱵᱚᱱ ᱦᱤᱡᱩᱜᱼᱟ ᱡᱚᱛᱚᱥ ᱠᱟᱱᱣᱟ ᱨᱮᱱᱟᱜ ᱛᱚᱵᱮ ᱵᱚᱱ ᱧᱮᱞ ᱜᱚᱫ ᱞᱮᱜᱮ ᱡᱚᱛᱚᱥ ᱠᱟᱱᱣᱟ ᱫᱚ ᱦᱩᱭᱩᱜ ᱠᱟᱱᱟ ᱠᱟᱱᱣᱟ ᱠᱚᱨᱮᱱᱟᱜ ᱛᱚᱲ ᱛᱮᱫ ᱫᱚ ᱢᱩᱛᱟᱹᱱ ᱪᱮᱛᱟᱱ ᱨᱮᱫᱚ ᱵᱟᱝ ᱯᱟᱲᱟᱜ ᱛᱮ ᱡᱚᱛᱚᱥ ᱪᱮᱛᱟᱱ ᱨᱮᱜᱮ ᱧᱩᱨᱩᱜᱼᱟ ᱦᱚᱜᱼᱚᱭ ᱱᱚᱣᱟ ᱜᱮ ᱦᱩᱭᱩᱜ ᱠᱟᱱᱟ ᱡᱚᱛᱚᱥ ᱠᱟᱱᱟ ᱫᱚ ᱟᱫᱚ ᱡᱚᱛᱚᱥ ᱠᱟᱱᱟ ᱨᱮᱱᱟᱜ ᱵᱤᱱ ᱡᱤᱣᱤᱭᱟᱱ ᱟᱨᱚ ᱠᱟᱛᱷᱟ ᱱᱚᱰᱮ ᱢᱮᱱᱟᱜᱼᱟ ᱡᱤᱣᱤᱭᱟᱱ ᱵᱤᱱ ᱡᱤᱣᱤᱭᱟᱱ ᱚᱠᱟ ᱠᱚ ᱡᱚᱛᱚᱥ ᱠᱟᱱᱟ ᱨᱮᱱᱟᱜ ᱡᱤᱣᱤ ᱢᱮᱱᱟᱜᱼᱟ ᱚᱱᱟ ᱫᱚ ᱡᱤᱣᱤᱭᱟᱱ ᱡᱚᱛᱚᱥ ᱠᱟᱱᱟ ᱟᱨ ᱚᱠᱟ ᱠᱚ ᱡᱚᱛᱚᱥ ᱠᱟᱱᱟ ᱨᱮᱱᱟᱜ ᱡᱤᱣᱤ ᱵᱟᱹᱱᱩᱜ ᱟᱱᱟᱝ ᱚᱱᱟ ᱫᱚ ᱵᱤᱱ ᱡᱤᱣᱤᱭᱟᱱ ᱟᱫᱚ ᱚᱱᱟ ᱵᱤᱱ ᱡᱤᱣᱤᱭᱟᱱ ᱡᱚᱛᱚ ᱥᱠᱟᱱᱟᱨ ᱨᱮᱱᱟᱜ ᱵᱤᱱ ᱡᱤᱣᱤᱭᱟᱱ ᱠᱟᱛᱷᱟᱧ ᱞᱟᱹᱭᱮᱫᱼᱟ ᱦᱟᱸᱜ ᱚᱱᱟ ᱵᱚᱱ ᱩᱭᱦᱟᱹᱨ ᱢᱟ ᱦᱟᱸᱜ ᱟᱫᱚ ᱱᱚᱰᱮ ᱚᱱᱟ ᱫᱚ ᱠᱟᱱᱣᱟ ᱠᱚ ᱛᱟᱭᱚᱢ ᱨᱮᱫᱚ ᱟ ᱛᱟᱦᱮᱱᱟ ᱠᱟᱱᱣᱟ ᱠᱚ ᱛᱟᱭᱚᱢ ᱨᱮᱫᱚ ᱟ ᱡᱮᱱᱮᱫᱚᱜᱼᱟ ᱚᱱᱮ ᱚᱱᱟᱜᱮ ᱦᱩᱭᱩᱜ ᱠᱟᱱᱟ ᱵᱤᱱ ᱡᱤᱣᱤᱭᱟᱱ ᱤᱧ ᱵᱟᱹᱥᱭᱟᱹᱢ ᱵᱮᱨ ᱫᱟᱠᱟᱧ ᱡᱚᱢᱟ ᱦᱚᱸᱜᱼᱚᱭ ᱵᱟᱹᱥᱭᱟᱹᱢ ᱵᱮᱨ ᱫᱟᱠᱟᱧ ᱡᱚᱢᱟ ᱟᱨ ᱡᱚᱢ ᱦᱚᱸᱜᱼᱚ ᱱᱟ ᱫᱚ ᱦᱩᱭᱩᱜ ᱠᱟᱱᱟ ᱠᱟᱱᱣᱟ ᱡᱚᱢ ᱢᱮᱱ ᱟᱠᱟᱫ ᱟᱹᱧ ᱠᱟᱱᱣᱟ ᱛᱟᱭᱚᱢ ᱨᱮ ᱟ ᱡᱮᱱᱮᱫ ᱛᱟᱦᱮᱱᱟ ᱟᱫᱚ ᱱᱚᱰᱮ ᱡᱚᱢ ᱛᱟᱭᱚᱢ ᱨᱮ ᱟ ᱱᱚᱜᱼᱚ ᱱᱟ ᱫᱚ ᱡᱮᱱᱮᱫ ᱟᱠᱟᱱᱟ ᱟᱫᱚ ᱱᱚᱣᱟ ᱫᱚ ᱦᱩᱭᱱᱟ ᱛᱚᱵᱮ ᱡᱚᱛᱚ ᱠᱟᱱᱣᱟ ᱨᱮᱱᱟᱜ ᱵᱤᱧ ᱡᱤᱣᱤᱭᱟᱱ ᱠᱟᱱᱣᱟ ᱨᱮᱱᱟᱜ ᱱᱚᱜᱼᱚ ᱱᱟ ᱡᱮᱱᱮᱫ ᱫᱚ ᱟ ᱠᱷᱟᱱ ᱫᱚᱵᱚᱱ ᱵᱟᱲᱟᱭᱟ ᱱᱚᱣᱟ ᱫᱚ ᱫᱤᱱᱟᱹᱢ ᱱᱤᱛᱟᱝ ᱱᱟᱝ ᱨᱮᱱᱟᱜ ᱡᱟᱹᱱᱤᱡ ᱠᱷᱟᱱ ᱩᱭᱦᱟᱹᱨ ᱫᱚᱵᱚᱱ ᱟᱴᱚᱜ ᱜᱮᱭᱟ ᱦᱟᱸᱜ ᱤᱱ ᱩᱰᱤ ᱩᱰᱤ ᱜᱟᱱ ᱜᱤᱧ ᱞᱟᱹᱭᱮᱜᱼᱟ ᱡᱚᱛᱚ ᱥᱤᱱ ᱢᱮᱱᱟᱜᱼᱟ ᱚᱡᱟ ᱟᱨ ᱢᱮᱱᱟ ᱦᱟᱸᱜ ᱱᱚᱰᱮ ᱫᱚᱵᱚᱱ ᱦᱚᱨᱚᱵᱚᱨᱚ ᱧᱚᱜᱚᱜ ᱜᱮᱭᱟ ᱱᱚᱰᱮ ᱦᱟᱸᱜ ᱡᱮᱱᱮᱫ ᱠᱟᱛᱷᱟ ᱠᱚᱧ ᱢᱮᱱᱮᱫ ᱠᱟᱱᱟ ᱟᱨᱦᱚᱸ ᱚᱱᱠᱟ ᱜᱮ ᱢᱮᱱᱟᱜᱼᱟ ᱱᱚᱣᱟ ᱫᱚ ᱦᱩᱭᱱᱟ ᱵᱤᱧ ᱡᱤᱣᱤᱭᱟᱜ ᱡᱤᱣᱤᱭᱟᱜ ᱠᱟᱛᱷᱟ ᱟᱨ ᱢᱤᱫᱴᱟᱹᱝ ᱟᱹᱭᱟᱹᱛ ᱱᱚᱰᱮ ᱛᱚᱧ ᱢᱮᱱ ᱛᱚᱨᱟᱣᱟᱜ ᱜᱮ ᱢᱤᱫᱴᱟᱹᱝ ᱢᱮᱱ ᱛᱮᱫᱚ ᱦᱟᱸᱜ ᱩᱱᱟᱹᱜ ᱡᱩᱛ ᱵᱟᱝ ᱦᱩᱭᱩᱜ ᱠᱟᱱᱟ ᱟᱨ ᱢᱤᱫᱴᱟᱹᱝ ᱤᱧ ᱢᱮᱱᱮᱫ ᱠᱟᱱᱟ ᱩᱱᱤ ᱥᱮᱛᱟᱜ ᱨᱮ ᱨᱟᱪᱟᱭ ᱡᱚᱜᱟ ᱩᱱᱤ ᱥᱮᱛᱟᱜ ᱨᱮ ᱨᱟᱪᱟᱭ ᱡᱚᱜᱟ ᱦᱚᱸᱜᱼᱚᱱᱟ ᱦᱚᱸᱜᱼᱚᱱᱟ ᱫᱚ ᱦᱩᱭᱩᱜ ᱠᱟᱱᱟ ᱡᱮᱱᱮᱫ ᱠᱷᱟᱱ ᱫᱚ ᱦᱩᱭᱮᱱᱟ ᱱᱚᱣᱟ ᱫᱚ ᱵᱤᱱ ᱡᱤᱣᱤᱭᱟᱱ ᱨᱟᱪᱟ ᱫᱚ ᱦᱩᱭᱩᱜ ᱠᱟᱱᱟ ᱵᱤᱱ ᱡᱤᱣᱤᱭᱟᱱ ᱡᱚ ᱡᱚ ᱫᱚ ᱦᱩᱭᱩᱜ ᱠᱟᱱᱟ ᱟᱢᱟᱜ ᱡᱚ ᱫᱚ ᱦᱩᱭᱩᱜ ᱠᱟᱱᱟ ᱡᱚ ᱪᱮᱫ ᱮᱢ ᱡᱚᱜᱟ ᱨᱟᱪᱟᱢ ᱡᱚᱜᱟ ᱨᱟᱪᱟ ᱫᱚ ᱦᱩᱭᱩᱜ ᱠᱟᱱᱟ ᱡᱚᱛᱚᱥ ᱛᱚᱵᱮ ᱱᱚᱜᱼᱚ ᱱᱟ ᱡᱚ ᱫᱚ ᱠᱟᱱᱣᱟ ᱠᱟᱱᱟ ᱚᱱᱟ ᱛᱟᱭᱚᱢ ᱨᱮ ᱟ ᱡᱮᱱᱮᱫ ᱟᱠᱟᱱ ᱠᱷᱟᱱ ᱫᱚ ᱚᱱᱟ ᱫᱚ ᱫᱤᱱᱟᱹᱢ ᱱᱤᱛᱟᱝ ᱱᱟᱝ ᱨᱮ ᱦᱩᱭᱩᱜᱚᱜᱼᱟ ᱡᱤᱣᱤᱭᱟᱱ ᱵᱤᱱ ᱡᱤᱣᱤᱭᱟᱱᱮ ᱞᱟᱹᱭ ᱠᱟᱜ ᱡᱤᱣᱤᱭᱟᱱ ᱚᱱᱟ ᱦᱚᱸ ᱠᱟᱱᱣᱟ ᱛᱟᱭᱚᱢ ᱨᱮ ᱟ ᱡᱮᱱᱮᱫᱚᱜᱼᱟ ᱟᱫᱚ ᱚᱱᱟ ᱚᱱᱟ ᱫᱚ ᱚᱠᱟ ᱞᱮᱠᱟ ᱪᱚᱨᱮ ᱢᱮᱨᱚᱢ ᱛᱮᱡ ᱢᱮᱨᱚᱢ ᱠᱚ ᱛᱮᱡ ᱛᱮᱡᱼᱮ ᱜᱩᱯᱤ ᱠᱚᱣᱟ ᱦᱚᱸᱜᱼᱚᱭ ᱜᱩᱯᱤ ᱫᱚ ᱠᱟᱱᱣᱟ ᱠᱟᱱᱟ ᱱᱚᱰᱮ ᱟᱨᱦᱚᱸ ᱢᱤᱫᱴᱟᱹᱝ ᱞᱟᱹᱭ ᱠᱟᱛᱷᱟ ᱜᱟᱱᱚᱜᱼᱟ ᱵᱤᱱ ᱡᱤᱣᱤᱭᱟᱱᱟᱜ ᱡᱚᱛᱚ ᱥᱮᱫ ᱫᱚ ᱚᱡᱷᱟ ᱵᱟᱝ ᱦᱩᱭᱩᱜᱼᱟ ᱡᱤᱣᱤᱭᱟᱱ ᱡᱚᱛᱚ ᱥᱟᱜ ᱚᱡᱷᱟ ᱫᱚ ᱦᱩᱭᱩᱜᱼᱟ ᱚᱡᱷᱟ ᱫᱚ ᱟᱪᱪᱷᱟ ᱡᱚᱛᱚ ᱥᱟᱜ ᱚᱡᱷᱟ ᱫᱚ ᱠᱟᱱᱣᱟ ᱛᱟᱭᱚᱢ ᱨᱮ ᱦᱩᱭᱩᱜᱚᱜᱼᱟ ᱚᱱᱟ ᱵᱚᱱ ᱱᱚᱣᱟ ᱞᱟᱦᱟ ᱵᱷᱤᱰᱤᱭᱳ ᱨᱮ ᱡᱟᱦᱟᱸ ᱞᱤᱧ ᱟᱹᱜᱩ ᱞᱮᱫ ᱚᱱᱟ ᱠᱟᱛᱷᱟ ᱠᱟᱱᱟ ᱡᱚᱛᱚ ᱥᱟᱜ ᱚᱡᱷᱟ ᱫᱚ ᱠᱟᱱᱣᱟ ᱠᱷᱚᱱ ᱛᱟᱭᱚᱢ ᱨᱮ ᱦᱩᱭᱩᱜᱼᱟ ᱟᱫᱚ ᱟᱹᱭᱤᱱ ᱞᱟᱹᱭ ᱠᱟᱜᱼᱟ ᱠᱟ ᱱᱚᱣᱟ ᱛᱟᱭᱚᱢ ᱨᱮ ᱟ ᱛᱟᱦᱮᱱᱟ ᱢᱮᱱᱠᱷᱟᱱ ᱚᱱᱟ ᱢᱟᱲᱟᱝ ᱨᱮ ᱡᱚᱛᱚᱥᱟᱜ ᱚᱡᱟ ᱛᱟᱦᱮᱱ ᱛᱮ ᱢᱩᱪᱟᱹᱫ ᱨᱮ ᱠᱟ ᱱᱚᱣᱟ ᱨᱮ ᱟ ᱡᱮᱱᱮᱫᱚᱜᱼᱟ ᱱᱚᱜᱼᱚ ᱱᱟ ᱠᱟᱱᱟ ᱟ ᱟᱨ ᱚᱡᱟ ᱫᱚ ᱱᱚᱣᱟ ᱵᱟᱲᱟᱭᱮᱱᱟ ᱦᱚᱜᱼᱚ ᱱᱚᱣᱟ ᱠᱟᱱᱟ ᱦᱩᱭᱩᱜ ᱠᱟᱱᱟ ᱡᱤᱣᱤᱭᱟᱱ ᱟᱫᱚ ᱟᱨᱚ ᱡᱤᱣᱤ ᱱᱤᱛᱚᱜ ᱫᱚ ᱵᱤᱱ ᱡᱤᱣᱤᱭᱟᱱ ᱠᱟᱛᱷᱟ ᱵᱚᱱ ᱞᱟᱹᱭ ᱠᱮᱜᱼᱟ ᱟᱨᱚ ᱵᱤᱱ ᱡᱤᱣᱤᱭᱟᱱᱟᱜ ᱠᱟᱛᱷᱟ ᱨᱮ ᱟᱨᱚ ᱢᱮᱱᱟᱜᱼᱟ ᱟ ᱟ ᱡᱮᱱᱮᱫᱚᱜᱼᱟ ᱵᱤᱱ ᱡᱤᱣᱤᱭᱟᱱᱟᱜ ᱠᱟᱛᱷᱟ ᱨᱮ ᱟ ᱟ ᱡᱮᱱᱮᱫᱚᱜ ᱠᱷᱟᱱ ᱫᱚ ᱚᱱᱟ ᱫᱚ ᱩᱱᱤ ᱥᱮᱛᱟᱜ ᱨᱮ ᱨᱟᱪᱟᱭ ᱡᱚᱜᱟᱜᱼᱟ

ᱵᱤᱧ ᱡᱤᱭᱟᱹᱞᱤ ᱨᱮᱱᱟᱜ ᱱᱚᱰᱮ ᱫᱚ ᱚᱡᱟ ᱠᱟᱛᱷᱟ ᱫᱚ ᱵᱟᱝ ᱦᱩᱭᱩᱜᱼᱟ ᱵᱤᱧ ᱡᱤᱭᱟᱹᱞᱤ ᱨᱮᱱᱟᱜ ᱡᱚᱛᱚ ᱥᱟᱜ ᱫᱚ ᱚᱡᱟ ᱵᱟᱝ ᱦᱩᱭᱩᱜᱼᱟ ᱟᱨ ᱢᱤᱫᱴᱟᱹᱝ ᱟ ᱢᱮᱱᱟᱜᱼᱟ ᱚᱱᱟ ᱦᱚᱸ ᱵᱤᱧ ᱡᱤᱭᱟᱹᱞᱤᱭᱟᱜ ᱟᱨ ᱵᱤᱧ ᱡᱤᱭᱟᱹᱞᱤᱭᱟᱜ ᱨᱮᱵᱚᱱ ᱞᱟᱹᱭ ᱞᱮᱜᱮ ᱛᱟᱦᱮᱱᱟ ᱟᱜᱼᱟ

ᱪᱷᱚᱸᱪ ᱟᱜ ᱟᱜ ᱱᱚᱜᱼᱚ ᱱᱚᱰᱮ ᱟᱜ ᱟᱜ ᱱᱚᱜᱼᱚ ᱱᱟ ᱫᱚ ᱵᱤᱧᱡᱤᱣᱤᱭᱟᱱ ᱡᱚᱛᱚ ᱥᱮᱱᱟᱜ ᱠᱟᱱᱟ ᱡᱚ ᱪᱷᱚᱸᱪ ᱫᱚ ᱦᱩᱭᱩᱜ ᱠᱟᱱᱟ ᱠᱟᱱᱣᱟ ᱚᱱᱟ ᱛᱟᱭᱚᱢ ᱨᱮ ᱟᱜ ᱟ ᱡᱮᱱᱮᱫ ᱟᱠᱟᱱᱟ ᱠᱷᱟᱱ ᱫᱚ ᱫᱤᱱᱟᱹᱢ ᱱᱤᱛᱟᱝ ᱱᱟᱝ ᱨᱮ ᱦᱩᱭᱩᱜᱚᱜᱼᱟ ᱦᱚᱸᱜᱼᱚ ᱱᱟ ᱠᱟᱛᱷᱟ ᱠᱚ ᱩᱭᱦᱟᱹᱨ ᱦᱩᱭᱩᱜᱼᱟ ᱱᱚᱰᱮ ᱫᱚ ᱠᱟᱱᱣᱟ ᱨᱮᱱᱟᱜ ᱡᱮᱱᱮᱛ ᱠᱟᱛᱷᱟ ᱵᱟᱰᱟᱭ ᱦᱩᱭᱩᱜᱼᱟ ᱠᱟᱱᱣᱟ ᱨᱮᱱᱟᱜ ᱡᱮᱱᱮᱛ ᱠᱚᱫᱚ ᱱᱚᱰᱮ ᱢᱤᱫᱴᱟᱝ ᱟᱜ ᱟ ᱢᱮᱱᱟᱜᱼᱟ ᱟᱨᱚ ᱩᱰᱤᱜᱟᱱ ᱢᱮᱱᱟᱜᱼᱟ ᱮᱫ ᱠᱟᱱᱟ ᱮᱫ ᱟ ᱚᱱᱟ ᱠᱚᱵᱚᱱ ᱛᱟᱭᱚᱢ ᱛᱮ ᱡᱚᱠᱷᱚᱱ ᱟᱨᱚ ᱱᱟᱝ ᱠᱟᱛᱷᱟ ᱨᱮᱵᱚᱱ ᱦᱤᱡᱩᱜᱼᱟ ᱢᱮᱱᱟᱜᱼᱟ ᱮᱴᱟᱜ ᱱᱟᱝ ᱦᱚᱸ ᱚᱱᱟ ᱨᱮᱵᱚᱱ ᱦᱤᱡᱩᱜ ᱠᱷᱟᱱ ᱫᱚ ᱱᱚᱜᱼᱚ ᱱᱟ ᱠᱚ ᱦᱟᱸᱜ ᱵᱚᱱ ᱧᱟᱢᱟ ᱟᱫᱚ ᱱᱤᱛᱚᱜ ᱫᱚ ᱟᱨᱦᱚᱸ ᱡᱤᱣᱤᱭᱟᱱ ᱡᱚᱛᱚᱥ ᱨᱮ ᱢᱮᱱᱟᱜᱼᱟ ᱟ ᱡᱤᱣᱤᱭᱟᱱ ᱡᱚᱛᱚᱥ ᱨᱮ ᱠᱟᱱᱣᱟ ᱛᱟᱭᱚᱢ ᱨᱮ ᱟ ᱡᱮᱱᱮᱫᱚᱜᱼᱟ ᱠᱟᱱᱣᱟ ᱛᱟᱭᱚᱢ ᱨᱮ ᱟ ᱡᱮᱱᱮᱫᱚᱜ ᱟᱠᱟᱱ ᱟᱫᱚ ᱱᱚᱰᱮ ᱞᱮ ᱢᱮᱱ ᱞᱮᱜᱮ ᱱᱚᱰᱮ ᱤᱛᱩᱱ ᱟᱥᱲᱟ ᱨᱮ ᱢᱟᱪᱮᱫ ᱜᱚᱢᱠᱮ ᱛᱮᱡ ᱟᱞᱮ ᱞᱮ ᱰᱚᱵᱚᱜ ᱟᱭᱟ ᱟᱭᱟ ᱰᱚᱵᱚᱜ ᱰᱚᱵᱚᱜ ᱟᱭᱟ ᱰᱚᱵᱚᱜ ᱚᱱᱟ ᱛᱟᱭᱚᱢ ᱨᱮ ᱟ ᱢᱮᱱᱟᱜᱼᱟ ᱢᱩᱪᱟᱹᱫ ᱨᱮ ᱠᱷᱟᱱ ᱫᱚ ᱱᱚᱣᱟ ᱫᱚ ᱦᱩᱭᱩᱜ ᱠᱟᱱᱟ ᱵᱤᱱᱪᱤᱭᱟᱱ ᱡᱚᱛᱚ ᱠᱷᱟᱱ ᱫᱚ ᱱᱚᱣᱟ ᱫᱚ ᱦᱩᱭᱩᱜ ᱠᱟᱱᱟ ᱫᱤᱱᱟᱹᱢ ᱫᱤᱱᱟᱹᱢ ᱱᱤᱛᱟᱝ ᱱᱟᱝ ᱨᱮ ᱦᱩᱭᱩᱜᱼᱟ ᱜᱚᱲᱚᱢ ᱟᱹᱭᱩᱵ ᱵᱮᱲ ᱜᱚᱲᱚᱢ ᱵᱩᱰᱷᱤ ᱟᱞᱮ ᱜᱚᱲᱚᱢ ᱵᱩᱰᱷᱤ ᱛᱮᱡ ᱟᱞᱮ ᱠᱩᱫᱩᱢ ᱟᱞᱮᱭᱟᱭ ᱠᱩᱫᱩᱢ ᱟᱞᱮᱭᱟᱭ ᱠᱩᱫᱩᱢ ᱟᱞᱮᱭᱟᱭ ᱠᱩᱫᱩᱢ ᱫᱚ ᱠᱟᱱᱣᱟ ᱢᱮᱱᱠᱷᱟᱱ ᱱᱚᱰᱮ ᱫᱚ ᱚᱱᱟ ᱫᱚ ᱧᱩᱱᱩᱢ ᱯᱟᱹᱨᱤᱥ ᱨᱮᱦᱚᱸ ᱦᱩᱭᱩᱜᱼᱟ ᱠᱩᱫᱩᱢ ᱟᱞᱮᱭᱟᱭ ᱱᱤᱛᱚᱜ ᱫᱚ ᱠᱟᱱᱣᱟ ᱦᱩᱭᱩᱜ ᱠᱟᱱᱟ

ᱫᱤᱱᱟᱹᱢ ᱱᱮᱛᱟᱝ ᱱᱟᱝ ᱨᱮᱱᱟᱜ ᱟᱫᱚ ᱫᱤᱱᱟᱹᱢ ᱱᱮᱛᱟᱝ ᱨᱮᱱᱟᱜ ᱠᱟᱛᱷᱟ ᱫᱚ ᱦᱟᱸᱜ ᱤᱧ ᱢᱮᱱ ᱫᱩᱧ ᱢᱮᱱ ᱠᱮᱜᱼᱟ ᱟᱵᱚ ᱛᱤᱱᱟᱹᱜ ᱜᱟᱱ ᱦᱟᱸᱜ ᱪᱮᱫ ᱞᱮᱠᱟ ᱵᱚᱱ ᱵᱩᱡᱷᱟᱹᱣ ᱧᱟᱢ ᱠᱮᱜᱼᱟ ᱚᱱᱟ ᱫᱚᱯᱮ ᱵᱟᱰᱟᱭ ᱦᱚᱪᱚᱧ ᱜᱮᱭᱟ ᱱᱚᱰᱮ ᱚᱠᱟ ᱞᱮᱠᱟ ᱠᱚᱢᱮᱱᱴ ᱛᱟᱞᱟ ᱛᱮᱯᱮ ᱵᱟᱲᱟᱭ ᱦᱚᱪᱚᱧᱟ ᱛᱚ ᱦᱟᱸᱜ ᱟᱫᱚ ᱟᱵᱚ ᱡᱟᱦᱟᱸᱭ ᱠᱚ ᱦᱟᱸᱜ ᱵᱚᱱ ᱧᱮᱞᱮᱫ ᱠᱟᱱᱟ ᱱᱚᱣᱟ ᱵᱷᱤᱰᱤᱭᱳ ᱠᱚ ᱡᱩᱫᱤ ᱟᱵᱚ ᱵᱟᱵᱚᱱ ᱠᱚᱢᱮᱱᱴᱟ ᱮᱱᱠᱷᱟᱱ ᱫᱚ ᱡᱩᱛ ᱫᱚ ᱵᱟᱝ ᱦᱩᱭᱩᱜᱼᱟ ᱮᱱ ᱟᱱᱟᱜ ᱤᱧ ᱱᱚᱣᱟ ᱵᱷᱤᱰᱤᱭᱳ ᱠᱚ ᱛᱟᱞᱟᱛᱮ ᱫᱤᱥ ᱦᱩᱫᱤᱥ ᱤᱧ ᱧᱟᱢᱟ ᱟᱯᱮ ᱠᱚᱴᱷᱮᱱ ᱚᱠᱟᱨᱮ ᱚᱠᱟ ᱞᱮᱠᱟᱧ ᱢᱮᱱᱮᱫ ᱠᱟᱱᱟ ᱚᱠᱟᱨᱮ ᱵᱟᱹᱧ ᱢᱮᱱ ᱛᱤᱭᱳᱜᱮᱫ ᱠᱟᱱᱟ ᱚᱱᱟ ᱠᱚ ᱵᱟᱰᱟᱭ ᱧᱟᱢᱚᱜᱼᱟ ᱠᱷᱟᱱ ᱫᱚ ᱤᱧ ᱚᱱᱠᱟ ᱞᱮᱠᱟᱜᱤᱧ ᱟᱨᱦᱚᱧ ᱥᱟᱯᱲᱟᱣᱟ ᱚᱱᱠᱟ ᱞᱮᱠᱟᱜᱮ ᱵᱷᱤᱰᱤᱭᱳᱧ ᱟᱹᱜᱩᱭᱟ ᱟᱫᱚ ᱛᱮᱦᱮᱧ ᱫᱚ ᱦᱟᱸᱜ ᱫᱤᱱᱟᱹᱢ ᱱᱮᱛᱟᱨ ᱨᱮᱱᱟᱜ ᱠᱟᱛᱷᱟ ᱵᱚᱱ ᱨᱚᱯᱚᱲᱮᱱᱟ ᱤᱱᱟᱹ ᱛᱟᱭᱚᱢ ᱫᱚ ᱟᱨᱦᱚᱸ ᱚᱱᱟ ᱟᱨᱦᱚᱸ ᱱᱟᱝ ᱠᱟᱛᱷᱟ ᱢᱮᱱᱟᱜᱼᱟ ᱚᱱᱟ ᱯᱚᱱᱭᱟ ᱦᱟᱹᱴᱤᱧ ᱨᱮᱱᱟᱜ ᱢᱤᱫ ᱦᱟᱹᱴᱤᱧ ᱢᱮᱱ ᱠᱮᱜᱼᱟ ᱟᱨᱦᱚᱸ ᱛᱟᱭᱚᱢ ᱛᱮ ᱟᱨᱦᱚᱸ ᱵᱷᱤᱰᱤᱭᱳ ᱟᱹᱜᱩ ᱠᱟᱛᱮᱧ ᱦᱤᱡᱩᱜᱼᱟ ᱚᱱᱟ ᱱᱟᱝ ᱤᱫᱤ ᱠᱟᱛᱮ ᱢᱟ ᱮᱱᱠᱷᱟᱱ ᱥᱟᱱᱟᱢ ᱠᱚᱜᱮ ᱟᱨᱦᱚᱸ ᱫᱚᱦᱲᱟ ᱛᱮ ᱞᱟᱥᱟᱬᱦᱮᱫ ᱜᱚᱰ ᱟᱨ ᱡᱚᱦᱟᱨ